ᱟᱪᱪᱷᱟ ᱡᱚᱠᱷᱚᱱ ᱟᱢ ᱤᱥᱟᱹᱭ ᱫᱷᱚᱨᱚᱢ ᱛᱮᱢ ᱪᱟᱞᱟᱣ ᱞᱮᱱᱟ ᱩᱱ ᱡᱚᱠᱷᱮᱡ ᱫᱚ ᱠᱟᱹᱴᱤᱡ ᱜᱮᱢ ᱛᱟᱦᱮᱸ ᱠᱟᱱᱟ ᱵᱟᱢ ᱦᱩᱫᱤᱥ ᱞᱮᱫᱟ ᱡᱮ ᱤᱥᱟᱹᱭ ᱫᱷᱚᱨᱚᱢ ᱛᱮᱧ ᱪᱟᱞᱟᱜ ᱠᱟᱱᱟ ᱩᱱ ᱚᱠᱛᱮ ᱫᱚ ᱢᱟᱨᱟᱝ ᱜᱤᱧ ᱛᱟᱦᱮᱸ ᱠᱟᱱᱟ ᱞᱟᱹᱴᱩ ᱜᱤᱧ ᱛᱟᱦᱮᱸ ᱠᱟᱱᱟ ᱡᱚᱵ ᱤᱧ ᱩᱱᱟᱹᱜ ᱢᱟᱱᱮ ᱫᱷᱚᱨᱚᱢ ᱠᱚᱨᱚᱢ ᱨᱮᱭᱟᱜ ᱱᱚᱣᱟᱴᱟᱜ ᱢᱟᱨᱮ ᱫᱷᱚᱨᱚᱢ ᱨᱮᱭᱟᱜ ᱚᱠᱟᱴᱟᱜ ᱥᱟᱨᱱᱟ ᱫᱷᱚᱨᱚᱢ ᱡᱚᱦᱟᱨ ᱜᱮ ᱛᱮᱦᱮᱧ ᱟᱯᱮ ᱠᱚ ᱛᱟᱞᱟᱛᱮ ᱢᱤᱫ ᱱᱟᱣᱟ ᱵᱷᱤᱰᱤᱭᱳ ᱟᱹᱜᱩ ᱦᱩᱭᱱᱟ ᱱᱤᱭᱟᱹ ᱥᱮᱸᱜᱮᱞ ᱱᱤᱭᱩᱡᱽ ᱨᱮ ᱛᱚ ᱜᱟᱛᱮ ᱟᱨ ᱵᱚᱭᱦᱟ ᱠᱚ ᱛᱮᱦᱮᱧ ᱱᱤᱭᱟᱹ ᱱᱟᱣᱟ ᱵᱷᱤᱰᱤᱭᱳ ᱟᱯᱮ ᱠᱚ ᱛᱟᱞᱟᱨᱮ ᱟᱹᱜᱩ ᱟᱠᱟᱱ ᱱᱤᱭᱟᱹ ᱵᱷᱤᱰᱤᱭᱳ ᱨᱮ ᱡᱟᱦᱟᱸᱭ ᱯᱮ ᱱᱟᱣᱟ ᱜᱮ ᱥᱟᱵᱥᱠᱨᱟᱭᱤᱵ ᱯᱮ ᱥᱟᱶᱛᱮ ᱵᱮᱞ ᱟᱭᱠᱚᱱ ᱫᱟᱵᱟᱣ ᱯᱮ ᱥᱟᱶᱛᱮ ᱰᱷᱮᱨ ᱥᱮ ᱰᱷᱮᱨ ᱥᱮᱭᱟᱨ ᱯᱮ ᱞᱟᱭᱤᱠ ᱠᱚᱢᱮᱱᱴ ᱟᱞᱚ ᱯᱮ ᱦᱤᱲᱤᱧ ᱛᱟᱵᱚᱱᱟ ᱛᱚ ᱫᱮᱞᱟ ᱵᱚᱱ ᱜᱟᱛᱮ ᱟᱨ ᱵᱚᱭᱦᱟ ᱠᱚ ᱛᱤᱦᱤᱧ ᱱᱤᱭᱟᱹ ᱱᱟᱣᱟ ᱵᱷᱤᱰᱤᱭᱳ ᱨᱮ ᱟᱯᱮ ᱠᱚᱧ ᱛᱟᱞᱟᱨᱮᱧ ᱟᱹᱜᱩ ᱟᱠᱟᱫ ᱱᱤᱭᱟᱹ ᱧᱮᱞ ᱦᱚᱪᱚ ᱞᱮᱵᱚᱱ ᱜᱮ ᱥᱟᱱᱟᱢ ᱠᱚ ᱢᱩᱪᱟᱹᱫ ᱫᱷᱟᱹᱵᱤᱡ ᱡᱚᱲᱟᱣ ᱨᱮᱯᱮ ᱛᱟᱦᱮᱱ ᱛᱟᱵᱚᱱᱟ ᱪᱮᱫ ᱠᱚ ᱢᱮᱱᱫᱟ ᱱᱩᱠᱩ ᱟᱵᱚᱨᱮᱱ ᱫᱤᱥᱚᱢ ᱦᱚᱲ ᱠᱚ ᱛᱚ ᱴᱷᱤᱠ ᱜᱮᱭᱟ ᱢᱟ ᱡᱚᱲᱟᱣ ᱱᱤᱡᱮᱨᱟᱜ ᱠᱟᱱ ᱜᱮᱭᱟ᱾ ᱫᱷᱚᱨᱚᱢ ᱚᱠᱟᱴᱟᱜ ᱥᱟᱱᱛᱟᱞ ᱡᱟᱹᱛᱤᱭᱟᱜ ᱫᱷᱚᱨᱚᱢ ᱚᱠᱟᱴᱟᱜ ᱢᱮᱱᱟᱜ ᱯᱟᱹᱦᱤᱞ ᱦᱟᱯᱲᱟᱢ ᱠᱚ ᱠᱷᱚᱱ ᱱᱚᱣᱟ ᱠᱚ ᱠᱷᱚᱱ ᱵᱟᱹᱜᱤ ᱠᱟᱛᱮᱫ ᱤᱧ ᱦᱩᱫᱤᱥ ᱠᱮᱫᱟ ᱡᱮ ᱵᱟᱝ ᱤᱧ ᱫᱚ ᱮᱴᱟᱜ ᱰᱟᱦᱟᱨ ᱛᱤᱧ ᱥᱮᱱᱚᱜ ᱠᱟᱱᱟ ᱥᱮ ᱪᱮᱫ ᱚᱱᱟ ᱦᱩᱫᱤᱥ ᱛᱮ ᱛᱮᱦᱮᱧ ᱟᱵᱚ ᱱᱚᱣᱟ ᱚᱠᱟᱴᱟᱜ ᱥᱟᱨᱱᱟ ᱫᱷᱚᱨᱚᱢ ᱥᱟᱱᱛᱟᱞᱤ ᱥᱟᱱᱛᱟᱞ ᱡᱟᱹᱛᱟᱜ ᱫᱷᱚᱨᱚᱢ ᱱᱤᱡᱮᱨ ᱫᱷᱚᱨᱚᱢ ᱚᱱᱟ ᱫᱷᱚᱨᱚᱢ ᱨᱮᱧ ᱦᱮᱡ ᱮᱱ ᱛᱟᱵᱚᱱᱟ ᱛᱮᱦᱮᱧ ᱟᱪᱪᱷᱟ ᱡᱚᱠᱷᱚᱱ ᱟᱢ ᱤᱥᱟᱹᱭ ᱫᱷᱚᱨᱚᱢ ᱛᱮᱢ ᱪᱟᱞᱟᱣ ᱞᱮᱱᱟ ᱩᱱ ᱡᱚᱠᱷᱮᱡ ᱫᱚ ᱠᱟᱹᱴᱤᱡ ᱜᱮᱢ ᱛᱟᱦᱮᱸ ᱠᱟᱱᱟ ᱵᱟᱢ ᱦᱩᱫᱤᱥ ᱞᱮᱫᱟ ᱡᱮ ᱤᱥᱟᱹᱭ ᱫᱷᱚᱨᱚᱢ ᱛᱮᱢ ᱪᱟᱞᱟᱜ ᱠᱟᱱᱟ ᱩᱱ ᱚᱠᱛᱮ ᱫᱚ ᱢᱟᱨᱟᱝ ᱜᱤᱧ ᱛᱟᱦᱮᱸ ᱠᱟᱱᱟ ᱞᱟᱹᱴᱩ ᱜᱤᱧ ᱛᱟᱦᱮᱸ ᱠᱟᱱᱟ ᱡᱚᱵ ᱤᱧ ᱩᱱᱟᱹᱜ ᱢᱟᱱᱮ ᱫᱷᱚᱨᱚᱢ ᱠᱚᱨᱚᱢ ᱨᱮᱭᱟᱜ ᱱᱚᱣᱟᱴᱟᱜ ᱢᱟᱨᱮ ᱫᱷᱚᱨᱚᱢ ᱨᱮᱭᱟᱜ ᱚᱠᱟᱴᱟᱜ ᱥᱟᱨᱱᱟ ᱫᱷᱚᱨᱚᱢ ᱥᱮ ᱟᱵᱚ ᱵᱤᱫᱤᱱ ᱫᱷᱚᱨᱚᱢ ᱥᱮ ᱥᱟᱹᱨᱤ ᱫᱷᱚᱨᱚᱢ ᱠᱚ ᱛᱟᱦᱮᱸ ᱢᱮᱱᱟᱜ ᱛᱟᱵᱚᱱᱟ ᱱᱚᱣᱟ ᱠᱚᱨᱮ ᱢᱟᱱᱮ ᱤᱱᱟᱹᱜ ᱤᱧᱟᱹᱜ ᱦᱩᱫᱤᱥ ᱪᱤᱱᱛᱟᱹ ᱵᱟᱝ ᱛᱟᱦᱮᱸ ᱠᱟᱱᱟ ᱟᱨ ᱯᱨᱚᱪᱟᱨ ᱵᱟᱝ ᱛᱟᱦᱮᱸ ᱠᱟᱱᱟ ᱱᱚᱝᱠᱟᱱᱟᱜ ᱢᱚᱡᱽ ᱥᱚᱝᱜᱚᱴᱷᱚᱱ ᱥᱮ ᱢᱚᱡᱽ ᱥᱚᱢᱟᱡᱽ ᱢᱟᱱᱮ ᱟᱹᱭᱩᱨ ᱦᱚᱲ ᱯᱟᱥᱮᱡ ᱩᱱ ᱚᱠᱛᱮ ᱛᱷᱚᱲᱟ ᱠᱚᱢ ᱜᱮᱠᱚ ᱛᱟᱦᱮᱸ ᱠᱟᱱ ᱛᱮᱦᱮᱧ ᱟᱵᱚ ᱚᱠᱟᱴᱟᱜ ᱱᱤᱡᱮᱨᱟᱜ ᱫᱷᱚᱨᱚᱢ ᱯᱩᱭᱞᱩ ᱨᱮ ᱥᱟᱱᱟᱢ ᱠᱚ ᱡᱚᱦᱟᱨ ᱯᱩᱭᱞᱩ ᱨᱮ ᱥᱟᱱᱟᱢ ᱠᱚ ᱡᱚᱦᱟᱨ ᱱᱚᱣᱟ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱟᱹᱰᱤ ᱢᱟᱨᱟᱝ ᱤᱢᱯᱚᱨᱴᱮᱱᱴ ᱠᱟᱛᱷᱟ ᱟᱹᱜᱩ ᱠᱟᱛᱮ ᱤᱧ ᱥᱮᱴᱮᱨ ᱟᱠᱟᱱᱟ ᱱᱚᱣᱟ ᱵᱷᱤᱰᱤᱭᱳ ᱧᱮᱞ ᱛᱟᱵᱚᱱ ᱯᱮ ᱟᱵᱚ ᱥᱟᱶᱛᱟ ᱤᱫᱤ ᱠᱟᱛᱮ ᱱᱚᱣᱟ ᱵᱷᱤᱰᱤᱭᱳ ᱫᱚ ᱦᱟᱸᱜ ᱥᱟᱱᱟᱢ ᱠᱷᱮᱨᱣᱟᱲ ᱦᱚᱲ ᱧᱮᱞ ᱛᱟᱵᱚᱱ ᱯᱮ ᱟᱨ ᱵᱷᱩᱞ ᱵᱷᱚᱴᱠᱟ ᱟᱞᱚ ᱦᱩᱭᱩᱜ ᱢᱟ ᱪᱮᱫᱟᱜ ᱥᱮ ᱱᱤᱛᱚᱜ ᱟᱵᱚ ᱥᱳᱥᱟᱭᱴᱤ ᱨᱮ ᱟᱨ ᱵᱟᱝ ᱟᱵᱚ ᱫᱤᱥᱚᱢ ᱵᱷᱤᱛᱤᱨ ᱨᱮ ᱢᱟᱱᱮ ᱢᱤᱫᱴᱟᱝ ᱥᱚᱨᱵᱷᱮ ᱦᱟᱸᱜ ᱪᱟᱹᱞᱩ ᱠᱟᱱᱟ ᱥᱚᱨᱵᱷᱮ ᱪᱟᱹᱞᱩ ᱟᱠᱟᱱᱟ ᱚᱱᱟ ᱥᱚᱨᱵᱷᱮ ᱨᱮᱱᱟᱜ ᱥᱤᱥᱴᱮᱢ ᱤᱧ ᱞᱟᱹᱭᱟᱯᱮ ᱠᱟᱱ ᱛᱟᱵᱚᱱᱟ ᱚᱱᱟ ᱥᱚᱨᱵᱷᱮ ᱚᱠᱚᱭ ᱠᱚ ᱠᱚᱨᱟᱣᱟ ᱩᱱᱠᱩ ᱴᱤᱪᱟᱨᱥ ᱡᱟᱦᱟᱸᱭ ᱠᱚ ᱛᱟᱦᱮᱱ ᱫᱚ ᱟᱹᱛᱩ ᱨᱤᱱ ᱥᱠᱩᱞ ᱢᱟᱥᱴᱟᱨ ᱠᱚ ᱱᱩᱜᱩ ᱱᱩᱠᱩ ᱦᱟᱸᱜ ᱠᱚ ᱪᱟᱞᱟᱜᱼᱟ ᱟᱹᱛᱩ ᱟᱹᱛᱩ ᱟᱨ ᱠᱚ ᱥᱚᱨᱵᱷᱮᱭᱟ ᱥᱚᱨᱵᱷᱮ ᱨᱮ ᱦᱟᱸᱜ ᱚᱲᱟᱜ ᱚᱲᱟᱜ ᱪᱟᱞᱟᱣ ᱠᱟᱛᱮ ᱠᱚ ᱠᱩᱞᱤ ᱠᱚᱣᱟ ᱪᱮᱫ ᱛᱟᱯᱮ ᱞᱟᱝᱜᱩᱭᱮᱡᱽ ᱢᱟᱱᱮ ᱟᱯᱮᱭᱟᱜ ᱨᱚᱲ ᱪᱮᱫ ᱠᱟᱱᱟ ᱟᱯᱮᱭᱟᱜ ᱵᱷᱟᱥᱟ ᱪᱮᱫ ᱠᱟᱱᱟ ᱟᱯᱮᱭᱟᱜ ᱫᱷᱚᱨᱚᱢ ᱪᱮᱫ ᱠᱟᱱᱟ ᱱᱚᱜᱼᱚᱭ ᱱᱚᱣᱟ ᱪᱮᱫᱟᱜ ᱥᱮ ᱠᱤᱪᱷᱩ ᱫᱤᱱ ᱦᱩᱭᱱᱟ

ᱟᱫᱚ ᱡᱩᱫᱤ ᱦᱟᱸᱜ ᱚᱱᱠᱟᱱ ᱠᱚᱠᱚ ᱦᱤᱡᱩᱜ ᱠᱟᱱᱟ ᱡᱟᱦᱟᱸᱭ ᱚᱲᱟᱜ ᱠᱚ ᱟᱯᱟᱱ ᱟᱹᱯᱤᱱ ᱚᱲᱟᱜ ᱠᱚ ᱟᱫᱚ ᱟᱹᱰᱤ ᱜᱟᱱ ᱦᱚᱲ ᱦᱟᱸᱜ ᱚᱞ ᱯᱟᱲᱦᱟᱣ ᱦᱚᱲ ᱦᱚᱸ ᱵᱟᱹᱱᱩᱜ ᱵᱚᱱᱟ ᱦᱟᱸᱜ ᱱᱚᱣᱟ ᱟᱵᱚ ᱫᱩᱱᱤᱭᱟᱹ ᱨᱮ ᱟᱵᱚ ᱵᱷᱟᱨᱚᱛ ᱫᱤᱥᱚᱢ ᱛᱟᱞᱟ ᱨᱮ ᱟᱵᱚ ᱟᱹᱫᱤᱵᱟᱹᱥᱤ ᱠᱚᱣᱟᱜ ᱠᱟᱛᱷᱟᱧ ᱞᱟᱹᱭᱟ ᱟᱵᱚ ᱥᱟᱱᱛᱟᱲ ᱠᱚᱣᱟᱜ ᱠᱟᱛᱷᱟᱧ ᱞᱟᱹᱭᱟ ᱛᱚ ᱚᱱᱟ ᱠᱷᱟᱹᱛᱤᱨ ᱡᱩᱫᱤ ᱦᱟᱸᱜ ᱡᱟᱦᱟᱸᱭ ᱯᱮ ᱧᱮᱞ ᱠᱮᱫ ᱠᱚᱣᱟ ᱢᱟᱥᱴᱩᱨ ᱠᱚ ᱪᱟᱞᱟᱣ ᱟᱠᱟᱱᱟ ᱠᱤ ᱡᱟᱦᱟᱸᱭ ᱜᱮ ᱠᱚ ᱪᱟᱞᱟᱣᱮᱱ ᱢᱟᱥᱴᱩᱨ ᱵᱟᱝ ᱠᱟᱛᱮ ᱡᱩᱫᱤ ᱟᱯᱮ ᱠᱚ ᱠᱩᱞᱤᱭᱮᱫ ᱯᱮᱭᱟ ᱡᱮ ᱠᱟᱛᱷᱟ ᱱᱚ ᱢᱤᱫᱴᱟᱝ ᱥᱚᱨᱵᱷᱮ ᱦᱩᱭᱩᱜ ᱠᱟᱱᱟ ᱟᱨ ᱟᱯᱮᱭᱟᱜ ᱞᱟᱝᱜᱩᱭᱮᱡᱽ ᱞᱟᱹᱭ ᱯᱮ ᱟᱯᱮᱭᱟᱜ ᱵᱷᱟᱥᱟ ᱟᱯᱮ ᱪᱮᱫ ᱵᱷᱟᱥᱟ ᱛᱮᱯᱮ ᱨᱚᱲᱮᱜᱼᱟ ᱟᱯᱮ ᱛᱤᱥ ᱨᱮᱦᱚᱸ ᱟᱞᱚ ᱯᱮ ᱞᱟᱹᱭᱟ ᱦᱤᱱᱫᱤ ᱛᱤᱥ ᱨᱮᱦᱚᱸ ᱟᱞᱚ ᱯᱮ ᱞᱟᱹᱭᱟ ᱤᱝᱞᱤᱥ ᱛᱤᱥ ᱨᱮᱦᱚᱸ ᱟᱞᱚ ᱯᱮ ᱞᱟᱹᱭᱟ ᱵᱟᱝᱞᱟ ᱛᱤᱥ ᱨᱮᱦᱚᱸ ᱟᱞᱚ ᱯᱮ ᱞᱟᱹᱭᱟ ᱦᱟᱱᱟ ᱱᱟᱣᱟ ᱵᱷᱟᱥᱟ ᱢᱤᱫᱴᱮᱱ ᱞᱟᱹᱭ ᱯᱮ ᱟᱞᱮ ᱫᱚ ᱥᱟᱱᱛᱟᱲ ᱠᱟᱱᱟᱞᱮ ᱥᱟᱱᱛᱟᱲ ᱵᱷᱟᱥᱟ ᱠᱟᱱ ᱛᱟᱞᱮᱭᱟ ᱟᱞᱮᱭᱟᱜ ᱨᱚᱲ ᱫᱚ ᱦᱩᱭᱩᱜ ᱠᱟᱱᱟ ᱥᱟᱱᱛᱟᱲ ᱥᱟᱱᱛᱟᱲ ᱠᱟᱱᱟᱞᱮ ᱥᱟᱱᱛᱟᱲ ᱛᱮᱞᱮ ᱨᱚᱲᱮᱜᱼᱟ ᱟᱞᱮᱭᱟᱜ ᱚᱞ ᱫᱚ ᱦᱩᱭᱩᱜ ᱠᱟᱱᱟ ᱚᱞ ᱪᱤᱠᱤ ᱡᱩᱫᱤ ᱚᱱᱟ ᱠᱚᱠᱚ ᱠᱩᱞᱤ ᱯᱮ ᱠᱷᱟᱱ ᱚᱞ ᱛᱟᱞᱮ ᱫᱚ ᱦᱟᱸᱜ ᱚᱞ ᱪᱤᱠᱤ ᱨᱚᱲ ᱛᱟᱞᱮ ᱫᱚ ᱦᱟᱸᱜ ᱥᱟᱱᱛᱟᱲ ᱟᱨ ᱡᱩᱫᱤ ᱫᱷᱚᱨᱚᱢ ᱠᱟᱛᱷᱟ ᱠᱚ ᱞᱟᱹᱭᱮᱜᱼᱟ ᱛᱚᱵᱮ ᱫᱷᱚᱨᱚᱢ ᱠᱷᱟᱱ ᱫᱚ ᱦᱟᱸᱜ ᱥᱟᱨᱱᱟ ᱫᱷᱚᱨᱚᱢ ᱵᱚᱱ ᱞᱟᱹᱭᱚᱜᱼᱟ ᱥᱟᱨᱱᱟ ᱫᱷᱚᱨᱚᱢ ᱨᱮᱱ ᱦᱚᱲ ᱡᱩᱫᱤ ᱵᱚᱱ ᱞᱟᱹᱭᱱᱟ ᱛᱚᱵᱮ ᱫᱚ ᱵᱟᱰᱟᱭᱚᱜᱼᱟ ᱵᱟᱝᱟ ᱢᱤᱫᱴᱟᱝ ᱟᱹᱫᱤᱵᱟᱹᱥᱤ ᱦᱚᱲ ᱢᱮᱱᱟᱜ ᱠᱟᱜ ᱠᱚᱣᱟ ᱱᱩᱜᱩ ᱱᱩᱠᱩ ᱦᱚᱲᱟᱜ ᱫᱷᱚᱨᱚᱢ ᱫᱚ ᱦᱩᱭᱩᱜ ᱠᱟᱱᱟ ᱥᱟᱨᱱᱟ ᱫᱷᱚᱨᱚᱢ ᱛᱚᱵᱮ ᱫᱚ ᱪᱮᱫ ᱪᱤᱠᱟᱹᱜᱼᱟ ᱦᱩᱭ ᱫᱟᱲᱮᱭᱟᱜᱼᱟ ᱟᱜᱟᱢ ᱫᱤᱱ ᱨᱮ ᱱᱩᱜᱩ ᱡᱮᱵᱚᱱ ᱞᱟᱹᱭ ᱫᱚ ᱱᱩᱠᱩ ᱫᱚ ᱦᱟᱸᱜ ᱮᱥᱴᱤ ᱠᱟᱱᱟ ᱠᱚ ᱮᱥᱴᱤ ᱠᱟᱱᱟ ᱠᱚ ᱮᱥᱴᱤ ᱫᱚ ᱦᱟᱸᱜ ᱥᱟᱨᱱᱟ ᱫᱷᱚᱨᱚᱢ ᱚᱱᱠᱟ ᱡᱩᱫᱤ ᱦᱟᱸᱜ ᱠᱚ ᱩᱱᱠᱩ ᱠᱚ ᱴᱷᱤᱠᱟᱹ ᱠᱮᱜᱼᱟ ᱰᱷᱮᱨ ᱜᱮᱭᱟ ᱠᱚ ᱮᱥᱴᱤ ᱦᱚᱲ ᱱᱩᱠᱩ ᱫᱷᱚᱨᱚᱢ ᱠᱳᱰ ᱵᱟᱠᱷᱨᱟ ᱠᱚ ᱞᱟᱹᱲᱦᱟᱹᱭ ᱫᱚ ᱥᱟᱨᱱᱟ ᱫᱷᱚᱨᱚᱢ ᱠᱳᱰ ᱵᱚᱱ ᱮᱢᱟ ᱠᱚᱣᱟ ᱛᱚ ᱚᱱᱟ ᱯᱚᱥᱤᱵᱚᱞ ᱦᱩᱭ ᱫᱟᱲᱮᱭᱟᱜᱼᱟ ᱟᱨ ᱡᱩᱫᱤ ᱟᱵᱚ ᱚᱸᱰᱮ ᱵᱚᱱ ᱞᱟᱹᱭᱩᱜ ᱠᱟᱱᱟ ᱟᱵᱚ ᱨᱚᱲ ᱫᱚ ᱦᱟᱸᱜ ᱵᱚᱱ ᱞᱟᱹᱭ ᱠᱮᱜᱼᱟ ᱥᱟᱱᱛᱟᱲ ᱠᱟᱱᱟ ᱵᱚᱱ ᱟᱞᱮ ᱫᱚ ᱦᱟᱸᱜ ᱞᱮ ᱥᱟᱱᱛᱟᱲ ᱛᱮᱞᱮ ᱨᱚᱲᱮᱜᱼᱟ ᱪᱮᱫ ᱛᱟᱯᱮ ᱫᱷᱚᱨᱚᱢ ᱢᱩᱥᱞᱟᱹ ᱠᱚᱯᱮ ᱞᱟᱹᱭᱩᱜ ᱠᱷᱟᱱ ᱫᱚ ᱢᱩᱥᱞᱤᱢ ᱦᱟᱸᱜ ᱛᱚᱵᱮ ᱢᱟ ᱠᱟᱛᱷᱟ ᱠᱷᱟᱨᱟᱯᱚᱜᱼᱟ ᱡᱩᱫᱤ ᱦᱤᱱᱫᱩ ᱯᱮ ᱞᱟᱹᱭᱱᱟ ᱛᱚᱵᱮ ᱦᱚᱸ ᱠᱟᱛᱷᱟ ᱠᱷᱟᱨᱟᱯᱚᱜᱼᱟ ᱵᱟᱠᱷᱟᱡ ᱱᱚᱝᱠᱟ ᱦᱟᱸᱜ ᱵᱚᱱ ᱵᱟᱹᱵᱤᱭᱟ ᱟᱞᱮ ᱢᱟ ᱥᱚᱨᱚᱥᱚᱛᱤ ᱦᱚᱸ ᱜᱚᱬᱮᱥ ᱦᱚᱸᱞᱮ ᱵᱚᱸᱜᱟᱭᱮᱜᱼᱟ ᱵᱤᱥᱠᱚᱨᱢᱟ ᱦᱚᱸᱞᱮ ᱵᱚᱸᱜᱟᱭᱮᱜᱼᱟ ᱫᱩᱱᱤᱭᱟᱹ ᱥᱤᱵᱨᱟᱛᱨᱤ ᱠᱚᱞᱮ ᱵᱚᱸᱜᱟᱭᱮᱜᱼᱟ ᱚᱱᱟ ᱥᱟᱞᱟᱜ ᱛᱮ ᱫᱩᱨᱜᱟᱹ ᱯᱩᱡᱟᱹ ᱠᱚᱞᱮ ᱵᱚᱸᱜᱟᱭᱮᱜᱼᱟ ᱟᱞᱮ ᱫᱚ ᱦᱤᱱᱫᱩ ᱠᱟᱱᱟᱞᱮ ᱦᱤᱱᱫᱩ ᱯᱮ ᱞᱟᱹᱭᱱᱟ ᱛᱚᱵᱮ ᱫᱚ ᱟᱯᱮ ᱫᱚ ᱥᱟᱱᱛᱟᱲ ᱠᱷᱚᱱ ᱫᱚ ᱯᱮ ᱵᱟᱫᱚᱜ ᱠᱟᱱᱟ ᱥᱟᱱᱛᱟᱲ ᱠᱷᱚᱱ ᱫᱚ ᱯᱮ ᱵᱟᱫᱚᱜ ᱠᱟᱱᱟ ᱥᱟᱱᱛᱟᱲ ᱫᱚ ᱵᱟᱝ ᱠᱟᱱᱟ ᱯᱮ ᱮᱥᱴᱤ ᱛᱮ ᱦᱚᱸ ᱵᱟᱯᱮ ᱪᱟᱞᱟᱜ ᱟᱯᱮ ᱫᱚ ᱦᱤᱱᱫᱩ ᱫᱚ ᱠᱷᱟᱱ ᱫᱚ ᱮᱥᱴᱤ ᱛᱮ ᱦᱚᱸ ᱵᱟᱯᱮ ᱪᱟᱞᱟᱜ ᱠᱟᱱᱟ ᱮᱥᱴᱤ ᱢᱟᱱᱮ ᱫᱚ ᱥᱮᱰᱩᱞ ᱴᱨᱟᱭᱤᱵ ᱟᱹᱫᱤᱵᱟᱹᱥᱤ ᱠᱚ ᱢᱮᱛᱟ ᱠᱚ ᱠᱟᱱᱟ ᱦᱤᱱᱫᱩ ᱫᱚ ᱟᱹᱫᱤᱵᱟᱹᱥᱤ ᱫᱚ ᱵᱟᱝ ᱠᱟᱱᱟ ᱠᱚ ᱦᱤᱱᱫᱩ ᱫᱚ ᱟᱹᱫᱤᱵᱟᱹᱥᱤ ᱫᱚ ᱵᱟᱝ ᱠᱟᱱᱟ ᱠᱚ ᱵᱟᱵᱲᱮ ᱢᱮᱱᱟᱜ ᱠᱚᱣᱟ ᱟᱹᱰᱤ ᱨᱚᱠᱚᱢ ᱡᱟᱹᱛᱤ ᱟᱠᱚ ᱨᱮᱱ ᱦᱮᱱᱟᱜ ᱠᱚᱣᱟ ᱚᱱᱠᱟᱜᱮ ᱟᱹᱫᱤᱵᱟᱹᱥᱤ ᱨᱮᱱ ᱟᱵᱚ ᱡᱟᱦᱟᱸ ᱞᱮᱠᱟ ᱟᱹᱰᱤᱜᱟᱱ ᱟᱹᱫᱤᱵᱟᱹᱥᱤ ᱢᱮᱱᱟᱜ ᱵᱚᱱᱟ ᱚᱱᱠᱟᱜᱮ ᱟᱠᱚ ᱦᱤᱱᱫᱩ ᱨᱮᱱ ᱦᱚᱸ ᱟᱹᱰᱤᱜᱟᱱ ᱦᱮᱱᱟᱜ ᱠᱚᱣᱟ ᱚᱱᱠᱟ ᱢᱩᱥᱞᱤᱢ ᱨᱮᱱ ᱦᱚᱸ ᱟᱹᱰᱤᱜᱟᱱ ᱚᱱᱠᱟᱜᱮ ᱠᱷᱨᱤᱥᱴᱤᱭᱟᱱ ᱨᱮᱱ ᱦᱚᱸ ᱟᱹᱰᱤᱜᱟᱱ ᱢᱮᱱᱟᱜ ᱠᱚᱣᱟ ᱛᱚᱵᱮ ᱫᱚ ᱱᱩᱠᱩ ᱠᱚ ᱡᱟᱦᱟᱸᱭ ᱠᱚ ᱦᱟᱸᱜ ᱫᱷᱚᱨᱚᱢ ᱠᱚ ᱞᱟᱹᱭᱚᱜ ᱠᱟᱱᱟ ᱩᱱᱠᱩ ᱫᱚ ᱟᱠᱚ ᱵᱟᱠᱷᱨᱟ ᱠᱚ ᱞᱟᱹᱭᱚᱜᱼᱟ ᱟᱵᱚ ᱫᱚ ᱥᱟᱱᱛᱟᱲ ᱦᱚᱲ ᱫᱚ ᱥᱟᱱᱛᱟᱲ ᱛᱮ ᱡᱟᱦᱟᱸ ᱛᱤᱱᱟᱹᱜ ᱦᱚᱲ ᱵᱚᱱ ᱨᱚᱲᱮᱜᱼᱟ ᱟᱵᱚᱣᱟᱜ ᱫᱷᱚᱨᱚᱢ ᱫᱚ ᱦᱟᱸᱜ ᱥᱟᱨᱱᱟ ᱫᱷᱚᱨᱚᱢ ᱠᱟᱱᱟ ᱛᱚ ᱚᱱᱟ ᱦᱟᱸᱜ ᱡᱩᱫᱤ ᱠᱚ ᱚᱞ ᱦᱚᱪᱚᱭᱮᱜᱼᱟ ᱚᱱᱮ ᱚᱱᱠᱟ ᱵᱚᱱ ᱞᱟᱹᱭᱢᱟ ᱫᱷᱚᱨᱚᱢ ᱛᱟᱞᱮ ᱫᱚ ᱥᱟᱨᱱᱟ ᱫᱷᱚᱨᱚᱢ ᱨᱚᱲ ᱛᱟᱞᱮ ᱫᱚ ᱦᱟᱸᱜ ᱥᱟᱱᱛᱟᱲ ᱠᱟᱱᱟ ᱚᱞ ᱛᱟᱞᱮ ᱫᱚ ᱦᱟᱸᱜ ᱪᱤᱠᱤ ᱠᱟᱱᱟ ᱚᱞ ᱪᱤᱠᱤ ᱛᱚ ᱱᱚᱜᱼᱚ ᱱᱚᱣᱟ ᱠᱚ ᱥᱚᱨᱵᱷᱮ ᱨᱮᱵᱚᱱ ᱞᱟᱹᱭᱢᱟ ᱤᱱᱟᱹ ᱠᱷᱟᱱ ᱫᱚ ᱟᱵᱚ ᱦᱟᱸᱜ ᱦᱤᱥᱟᱹᱵ ᱨᱮᱵᱚᱱ ᱛᱟᱦᱮᱱᱟ ᱵᱟᱝᱟ ᱱᱤᱱᱟᱹᱜ ᱦᱚᱲ ᱵᱷᱟᱨᱚᱛ ᱫᱤᱥᱚᱢ ᱛᱟᱞᱟᱨᱮ ᱟᱹᱫᱤᱵᱟᱹᱥᱤ ᱦᱚᱲ ᱱᱤᱱᱟᱹᱜ ᱟᱠᱚ ᱟᱨ ᱵᱟᱝ ᱥᱟᱨᱱᱟ ᱫᱷᱚᱨᱚᱢ ᱦᱚᱲ ᱱᱤᱱᱟᱹᱜ ᱟᱠᱚ ᱚᱱᱟ ᱠᱷᱟᱱ ᱫᱚ ᱪᱤᱠᱟᱹᱜᱼᱟ ᱫᱷᱚᱨᱚᱢ ᱠᱚᱰ ᱠᱚ ᱧᱟᱢ ᱟᱨ ᱵᱟᱝ ᱱᱚᱜᱼᱚᱭ ᱡᱮ ᱮᱥ ᱴᱤ ᱠᱮᱴᱮᱜᱚᱨᱤ ᱛᱮᱵᱚᱱ ᱪᱟᱞᱟᱣᱮᱱᱟ ᱟᱹᱫᱤᱵᱟᱹᱥᱤ ᱛᱮᱠᱚ ᱴᱷᱤᱠᱟᱹ ᱠᱮᱫ ᱵᱚᱱᱟ ᱱᱩᱱᱟᱹᱜ ᱦᱚᱲ ᱦᱮᱱᱟᱜ ᱠᱚᱣᱟ ᱵᱷᱟᱨᱚᱛ ᱫᱤᱥᱚᱢ ᱛᱟᱞᱟᱨᱮ ᱦᱩᱭ ᱫᱟᱲᱮᱭᱟᱜᱼᱟ ᱟᱵᱚᱣᱟᱜ ᱮᱨᱤᱭᱟ ᱨᱮ ᱟᱵᱚᱣᱟᱜ ᱡᱟᱦᱟᱱᱟᱜ ᱜᱮ ᱢᱤᱫᱴᱟᱝ ᱱᱤᱭᱚᱢ ᱠᱚᱢᱟ ᱚᱱᱠᱟ ᱢᱟ ᱢᱮᱱᱟᱜ ᱠᱟᱜᱼᱟ ᱢᱮᱱᱠᱷᱟᱱ ᱞᱟᱹᱜᱩ ᱵᱟᱭ ᱞᱟᱹᱜᱩ ᱠᱟᱱᱟ ᱦᱩᱭ ᱫᱟᱲᱮᱭᱟᱜᱼᱟ ᱚᱱᱟ ᱠᱚ ᱞᱟᱹᱜᱩᱜᱼᱟ ᱦᱩᱭ ᱫᱟᱲᱮᱭᱟᱜᱼᱟ ᱟᱵᱚ ᱟᱨ ᱠᱟᱹᱡ ᱵᱚᱱ ᱢᱟᱱᱮ ᱟᱵᱚ ᱛᱮᱦᱚᱸ ᱵᱚᱱ ᱴᱷᱤᱠᱟᱹ ᱫᱟᱲᱮᱭᱟᱜᱼᱟ ᱱᱩᱱᱟᱹᱜ ᱦᱚᱲ ᱦᱮᱱᱟᱜ ᱞᱮᱭᱟ ᱢᱤᱫᱴᱟᱝ ᱡᱟᱦᱟᱱᱟᱜ ᱠᱷᱮᱛᱨᱚ ᱨᱮᱜᱮ ᱟᱵᱚ ᱵᱚᱱ ᱟᱬᱜᱚ ᱦᱤᱡᱩᱜᱼᱟ ᱟᱹᱰᱤ ᱞᱚᱜᱚᱱ ᱞᱟᱹᱲᱦᱟᱹᱭ ᱵᱟᱠᱷᱨᱟ ᱪᱮᱫᱟᱜ ᱥᱮ ᱟᱵᱚ ᱵᱚᱱ ᱵᱟᱰᱟᱭ